ᱩᱰᱷᱟᱹᱣ ᱞᱟᱹᱜᱤᱫ ᱤᱧ ᱥᱮᱱᱚᱜ ᱠᱟᱱᱟ ᱟᱫᱚ ᱵᱚᱱ ᱡᱚᱛᱚ ᱠᱚ ᱫᱮᱞᱟ ᱵᱚᱱ ᱪᱟᱞᱟᱜᱼᱟ ᱧᱮᱞ ᱟᱵᱚᱱ ᱪᱮᱫ ᱜᱟᱹᱰᱤ ᱠᱟᱱᱟ ᱛᱤᱱ ᱢᱤᱫ ᱪᱟᱠᱟ ᱥᱮ ᱵᱟᱨ ᱪᱟᱠᱟ ᱥᱮ ᱯᱮ ᱪᱟᱠᱟ ᱥᱮ ᱯᱩᱱ ᱪᱟᱠᱟ ᱥᱮ ᱢᱚᱬᱮ ᱪᱟᱠᱟ ᱛᱩᱨᱩᱭ ᱪᱟᱠᱟ ᱢᱟᱱᱮ ᱟᱭᱢᱟ ᱰᱷᱮᱨ ᱪᱟᱠᱟ ᱫᱷᱟᱹᱵᱤᱡ ᱢᱮᱱᱟᱜᱼᱟ ᱤᱧᱟᱹᱜ ᱧᱮᱞ ᱨᱮ ᱥᱮᱵᱷᱮᱱᱴᱤ ᱴᱩ ᱴᱤ ᱪᱟᱠᱟᱣᱟᱱ ᱜᱟᱹᱰᱤ ᱦᱚᱸᱧ ᱧᱮᱞ ᱵᱟᱲᱟᱣ ᱠᱟᱫᱟ ᱟᱯᱮ ᱦᱚᱸ ᱛᱤᱱᱟᱹᱜ ᱰᱷᱮᱨ ᱪᱟᱠᱟᱣᱟᱱ ᱜᱟᱹᱰᱤ ᱫᱷᱟᱹᱵᱤᱡ ᱯᱮ ᱧᱮᱞ ᱠᱟᱜᱼᱟ ᱚᱱᱟ ᱫᱚ ᱞᱟᱛᱟᱨ ᱨᱮ ᱠᱚᱢᱮᱱᱴ ᱠᱟᱛᱮ ᱵᱚᱱ ᱞᱟᱹᱭ ᱫᱟᱲᱮᱭᱟᱜᱼᱟ ᱢᱮᱱᱠᱷᱟᱱ ᱱᱤᱭᱟᱹ ᱚᱠᱛᱮ ᱨᱮ ᱛᱚ ᱱᱮᱶᱛᱟ ᱧᱟᱢ ᱠᱟᱱᱟ ᱚᱱᱟ ᱜᱟᱹᱰᱤ ᱩᱰᱷᱟᱹᱣ

ᱥᱚ ᱯᱷᱟᱭᱱᱟᱞᱤ ᱜᱮᱥ ᱠᱚᱱᱚ ᱞᱮ ᱩᱰᱟᱹᱣ ᱥᱟᱹᱛ ᱠᱮᱫᱟ ᱛᱚ ᱪᱟᱞᱟᱣ ᱞᱮᱠᱟ ᱦᱚᱸᱧ ᱪᱟᱞᱟᱣ ᱞᱮᱜᱟ ᱠᱮᱫᱟ ᱞᱟᱭᱤᱯᱷ ᱨᱮ ᱯᱷᱟᱥᱴ ᱴᱟᱭᱤᱢ ᱛᱚ ᱵᱟᱝ ᱟᱨ ᱚᱱᱟ ᱟᱞᱜᱟ ᱜᱮᱭᱟ ᱡᱟᱦᱟᱸᱭ ᱯᱮ ᱪᱟᱞᱟᱣ ᱞᱮᱜᱟᱜ ᱠᱷᱟᱡ ᱯᱮ ᱵᱟᱰᱟᱭᱟ ᱛᱚ ᱵᱮᱥᱴ ᱜᱮ ᱟᱹᱭᱠᱟᱹᱜ ᱠᱟᱱᱟ ᱢᱚᱡᱟ ᱜᱮ ᱟᱹᱭᱠᱟᱹᱜ ᱠᱟᱱᱟ ᱛᱚ ᱱᱚᱣᱟ ᱜᱟᱹᱰᱤ ᱫᱚ ᱯᱷᱟᱥᱴ ᱴᱟᱭᱤᱢ ᱫᱚ ᱵᱟᱝ ᱢᱮᱛᱟᱜ ᱢᱮ ᱱᱟᱣᱟ ᱛᱮᱱᱟᱜ ᱫᱚ ᱵᱟᱝ ᱠᱟᱱᱟ ᱥᱮᱠᱮᱱᱰ ᱦᱮᱱᱰ ᱚᱠᱟ ᱫᱚ ᱯᱟᱹᱦᱤᱞ ᱢᱟᱹᱞᱤᱠᱮ ᱦᱟᱛᱟᱣ ᱞᱮᱫᱟ ᱯᱟᱹᱦᱤᱞ ᱛᱤ ᱠᱷᱚᱱ ᱫᱚᱥᱟᱨ ᱛᱤ ᱵᱚᱱ ᱢᱮᱱ ᱫᱟᱲᱮᱭᱟᱜ ᱠᱟᱱᱟ ᱥᱟᱱᱛᱟᱲᱤ ᱛᱮ ᱛᱚ ᱚᱱᱟ ᱜᱟᱹᱰᱤ ᱠᱟᱱᱟ ᱛᱚ ᱜᱟᱹᱰᱤ ᱫᱚ

ᱥᱳ ᱜᱟᱭᱥ ᱛᱚ ᱯᱷᱟᱭᱱᱟᱞᱤ ᱚᱲᱟᱜ ᱤᱧ ᱛᱤᱭᱟᱹᱜ ᱠᱮᱫᱟ ᱱᱤᱛᱚᱜ ᱫᱚ ᱟᱨ ᱱᱤᱛᱚᱜ ᱫᱚ ᱟᱹᱰᱤ ᱵᱷᱤᱰᱤᱭᱳ ᱡᱮᱞᱤᱧ ᱫᱚ ᱵᱟᱹᱧ ᱜᱚᱴᱟᱭᱮᱫ ᱠᱟᱱᱟ ᱛᱚ ᱫᱟᱠᱟ ᱠᱚ ᱡᱚᱢ ᱵᱟᱲᱟ ᱠᱟᱛᱮ ᱱᱤᱛᱚᱜ ᱫᱚ ᱜᱤᱛᱤᱡ ᱦᱩᱭᱩᱜᱼᱟ ᱛᱚ ᱥᱚᱵ ᱥᱚᱢᱚᱭ ᱢᱮᱱᱟ ᱡᱮ ᱡᱟᱦᱟᱸᱭ ᱪᱮᱱᱮᱞ ᱨᱮ ᱱᱟᱣᱟ ᱜᱮᱯᱮ ᱠᱷᱟᱡ ᱯᱮ ᱫᱟᱭᱟ ᱠᱟᱛᱮ ᱪᱮᱱᱮᱞ ᱫᱚ ᱵᱤᱱᱟᱹ ᱥᱟᱵᱥᱠᱨᱟᱭᱤᱵ ᱛᱮᱫᱚ ᱟᱞᱚᱯᱮ ᱪᱟᱞᱟᱜᱼᱟ ᱟᱨ ᱞᱟᱭᱤᱠ